ᱡᱚᱦᱟᱨ ᱜᱮ ᱜᱚᱜᱚ ᱵᱟᱵᱟ ᱟᱨ ᱵᱚᱭᱦᱟ ᱢᱤᱥᱨᱟ ᱠᱚ ᱛᱤᱧ ᱵᱷᱟᱨᱚᱛ ᱫᱤᱥᱚᱢ ᱪᱮᱫᱟᱜ ᱵᱷᱟᱨᱚᱛ ᱪᱮᱫᱟᱜ ᱵᱷᱟᱨᱚᱛ ᱧᱩᱛᱩᱢ ᱚᱠᱟ ᱠᱷᱚᱡ ᱟᱫᱚ ᱡᱟᱦᱟᱸᱭ ᱫᱚ ᱵᱚᱱ ᱵᱟᱲᱟᱭ ᱠᱟᱜ ᱠᱷᱟᱡ ᱦᱚᱲᱟᱜ ᱜᱚᱞᱯᱚ ᱛᱟᱞᱟᱛᱮ ᱥᱮ ᱯᱟᱲᱦᱟᱣ ᱛᱟᱞᱟᱛᱮ ᱵᱚᱞᱮ ᱵᱷᱚᱨᱚᱛ ᱨᱟᱡᱟᱨ ᱱᱟᱢ ᱛᱷᱮᱠᱮ ᱪᱚᱞᱮ ᱮᱥᱪᱷᱮ ᱵᱷᱟᱨᱚᱛ ᱵᱷᱚᱨᱚᱛ ᱨᱟᱡᱟᱨ ᱱᱟᱢ ᱛᱷᱮᱠᱮ ᱪᱚᱞᱮ ᱮᱥᱪᱷᱮ ᱚᱱᱟ ᱛᱮᱜᱮ ᱱᱚᱣᱟ ᱫᱚ ᱵᱷᱟᱨᱚᱛ ᱵᱚᱨᱥᱚ ᱠᱚ ᱢᱮᱛᱟᱜ ᱠᱟᱱᱟ ᱵᱚᱞᱮ ᱵᱷᱚᱨᱚᱛ ᱫᱚ ᱦᱮᱨᱮᱞ ᱟᱜ ᱧᱩᱛᱩᱢ ᱠᱟᱱᱟ ᱟᱫᱚ ᱥᱟᱹᱨᱤ ᱠᱟᱛᱷᱟ ᱠᱟᱱᱟ ᱚᱱᱟ ᱛᱮᱜᱮ ᱟᱭᱢᱟ ᱦᱮᱨᱮᱞ ᱦᱚᱯᱚᱱ ᱟᱭᱢᱟ ᱵᱟᱵᱟ ᱦᱚᱲ ᱟᱭᱢᱟ ᱠᱚᱲᱟ ᱦᱚᱯᱚᱱ ᱠᱚᱲᱟ ᱜᱤᱫᱽᱨᱟᱹ ᱠᱚ ᱵᱷᱚᱨᱚᱛ ᱠᱚ ᱧᱩᱛᱩᱢ ᱟᱠᱟᱱᱟ ᱚᱠᱚᱭ ᱫᱚᱠᱚ ᱢᱮᱛᱟᱭ ᱠᱟᱱᱟ ᱵᱷᱚᱨᱚᱛ ᱫᱟ ᱚᱠᱚᱭ ᱫᱚᱠᱚ ᱢᱮᱛᱟᱭ ᱠᱟᱱᱟ ᱵᱷᱚᱨᱚᱛ ᱵᱷᱟᱭ ᱚᱠᱚᱭ ᱫᱚᱠᱚ ᱢᱮᱛᱟᱭ ᱠᱟᱱᱟ ᱵᱷᱚᱨᱚᱛ ᱠᱟᱠᱟ ᱦᱮᱸ ᱚᱱᱟᱛᱮ ᱟᱭᱢᱟ ᱠᱚᱲᱟ ᱦᱚᱲᱟᱜ ᱧᱩᱛᱩᱢ ᱢᱮᱱᱟᱜᱼᱟ ᱢᱮᱱᱠᱷᱟᱱ ᱠᱩᱲᱤ ᱦᱚᱲᱟᱜ ᱧᱩᱛᱩᱢ ᱵᱟᱹᱱᱩᱜᱼᱟ ᱵᱷᱚᱨᱚᱛ ᱵᱟᱹᱱᱩᱜᱼᱟ ᱚᱠᱚᱭ ᱨᱮᱱ ᱟᱡ ᱜᱚᱜᱚ ᱦᱚᱸ ᱵᱟᱠᱚ ᱢᱮᱛᱟᱭᱟ ᱡᱮ ᱤᱧ ᱜᱚᱜᱚ ᱢᱟ ᱵᱷᱚᱨᱚᱛ ᱠᱚ ᱢᱮᱛᱟᱭ ᱦᱮᱸ ᱚᱠᱚᱭ ᱦᱚᱸ ᱵᱟᱠᱚ ᱢᱮᱱᱟ ᱤᱧ ᱢᱟᱨᱟᱝ ᱜᱚ ᱢᱟ ᱵᱷᱚᱨᱚᱛ ᱠᱚ ᱢᱮᱛᱟᱭ ᱥᱮ ᱤᱧ ᱫᱤᱫᱤ ᱢᱟ ᱵᱷᱚᱨᱚᱛ ᱠᱚ ᱢᱮᱛᱟᱭ ᱵᱷᱚᱨᱚᱛ ᱫᱚ ᱠᱩᱲᱤ ᱦᱚᱲᱟᱜ ᱧᱩᱛᱩᱢ ᱫᱚ ᱵᱟᱝ ᱠᱟᱱᱟ ᱟᱨ ᱢᱟ ᱧᱮᱞ ᱯᱮ ᱵᱷᱟᱨᱚᱛ ᱫᱤᱥᱚᱢ ᱨᱮᱱ ᱢᱩᱠᱷᱤᱭᱟᱹ ᱠᱚ ᱪᱮᱫ ᱠᱚ ᱪᱤᱠᱟᱹᱭᱮᱫᱟ ᱡᱚᱛᱚ ᱯᱨᱚᱡᱟ ᱠᱚ ᱨᱚᱲ ᱦᱚᱪᱚᱭᱮᱫ ᱠᱚᱣᱟ ᱦᱮᱸ ᱥᱟᱫᱷᱤᱱ ᱵᱷᱟᱨᱚᱛ ᱨᱮᱦᱚᱸ ᱵᱚᱞᱮ ᱠᱚ ᱯᱚᱱᱨᱚᱭ ᱟᱜᱚᱥᱴ ᱠᱚ ᱯᱟᱞᱚᱱ ᱠᱮᱫᱟ ᱟᱨ ᱠᱚ ᱨᱚᱲ ᱦᱚᱪᱚ ᱠᱮᱫ ᱠᱚᱣᱟ ᱵᱷᱟᱨᱚᱛ ᱢᱟᱛᱟ ᱠᱤ ᱡᱚᱭ ᱛᱟᱨ ᱢᱟᱱᱮ ᱵᱷᱟᱨᱚᱛ ᱮᱸᱜᱟ ᱠᱚ ᱵᱮᱱᱟᱣ ᱠᱮᱫᱮᱭᱟ ᱵᱷᱟᱨᱚᱛ ᱫᱚ ᱟᱹᱭᱢᱟᱹᱭ ᱠᱚ ᱵᱮᱱᱟᱣ ᱠᱮᱫᱮᱭᱟ ᱚᱱᱟ ᱛᱮᱜᱮ ᱛᱷᱚ ᱵᱤᱫᱮᱥ ᱠᱷᱚᱱ ᱠᱚ ᱦᱤᱡᱩᱜᱚᱜ ᱠᱟᱱᱟ ᱟᱨ ᱵᱷᱟᱨᱚᱛ ᱫᱚ ᱫᱩᱞᱟᱹᱲ ᱫᱮ ᱠᱟᱱᱟ ᱠᱚ ᱟᱨ ᱞᱩᱴᱮ ᱯᱩᱴᱮ ᱪᱩᱥᱮ ᱠᱟᱛᱮᱫ ᱪᱩᱥᱮ ᱯᱩᱥᱮ ᱠᱚ ᱤᱫᱤᱭ ᱫᱟᱠᱚ ᱟᱭᱢᱟ ᱠᱤᱪᱷᱩ ᱠᱚ ᱤᱫᱤᱭ ᱫᱟ ᱮᱸᱜᱟ ᱠᱚ ᱵᱮᱱᱟᱣ ᱠᱮᱫᱮᱭᱟ᱾ ᱟᱨᱮ ᱢᱤᱫᱴᱮᱱ ᱜᱚᱜᱚ ᱦᱚᱲ ᱡᱩᱫᱤ ᱜᱚᱜᱚ ᱦᱚᱲ ᱵᱷᱚᱨᱚᱛ ᱮᱢ ᱧᱩᱛᱩᱢ ᱞᱮᱠᱷᱟᱱ ᱨᱟᱸᱜᱟᱣ ᱟᱭ ᱧᱩᱛᱩᱢ ᱵᱟᱢ ᱧᱟᱢ ᱞᱮᱫᱟ? ᱤᱧ ᱜᱚᱜᱚ ᱦᱚᱲ ᱫᱚ ᱵᱷᱚᱨᱚᱛ ᱪᱮᱫᱟᱜ ᱮᱢ ᱧᱩᱛᱩᱢ ᱟᱫᱤᱧ ᱠᱟᱱᱟ? ᱵᱷᱟᱨᱚᱛ ᱪᱮᱫᱟᱜ ᱮᱢ ᱧᱩᱛᱩᱢ ᱟᱫᱤᱧ ᱠᱟᱱᱟ? ᱚᱱᱟ ᱫᱚ ᱦᱮᱨᱮᱞ ᱧᱩᱛᱩᱢ ᱠᱟᱱᱟ᱾ ᱤᱱᱟᱹ ᱢᱟ ᱮᱸᱜᱟᱭᱮᱱ᱾ ᱢᱮᱱᱠᱷᱟᱱ ᱢᱤᱫᱴᱮᱱ ᱵᱟᱵᱟ ᱦᱚᱲ ᱡᱩᱫᱤ ᱵᱷᱚᱨᱚᱛ ᱠᱟᱱ᱾ ᱵᱷᱚᱨᱚᱛ ᱧᱩᱛᱩᱢ ᱠᱟᱱ ᱛᱟᱭᱟ ᱟᱨᱮᱢ ᱢᱮᱛᱟᱭ ᱠᱷᱟᱡ ᱮ ᱵᱷᱚᱨᱚᱛ ᱢᱟᱺᱜᱤ ᱮ ᱵᱷᱚᱨᱚᱛ ᱵᱷᱚᱨᱚᱛ ᱫᱤᱫᱤ ᱡᱩᱫᱤᱢ ᱢᱮᱛᱟᱭ ᱠᱷᱟᱡ ᱮ ᱵᱷᱚᱨᱚᱛ ᱢᱟ ᱛᱟᱦᱚᱞᱮ ᱪᱮᱫ ᱩᱱᱤ ᱦᱚᱲ ᱫᱚ ᱟᱢ ᱢᱚᱡᱽ ᱜᱮᱭ ᱢᱮᱛᱟᱢᱟ ᱨᱟᱸᱜᱟᱣ ᱟᱭ ᱪᱤᱞᱤ ᱠᱟᱱᱟᱢ ᱟᱢ ᱫᱚ ᱵᱟᱢ ᱧᱮᱞ ᱴᱷᱤᱠᱟᱹᱧ ᱠᱟᱱᱟ ᱦᱮᱨᱮᱞ ᱠᱟᱱᱟ ᱵᱟᱢ ᱧᱮᱞ ᱴᱷᱤᱠᱟᱹᱧ ᱠᱟᱱᱟ ᱤᱧ ᱵᱟᱵᱟ ᱦᱚᱲ ᱠᱟᱱᱟ ᱤᱧ ᱫᱚ ᱵᱷᱚᱨᱚᱛ ᱢᱟᱺᱜᱤᱢ ᱢᱤᱛᱟᱹᱧᱟ ᱪᱤᱞᱤ ᱠᱟᱱᱟᱢ ᱨᱟᱸᱜᱟᱣ ᱠᱚᱜ ᱟᱭ ᱟᱫᱚ ᱛᱮᱦᱮᱧ ᱱᱚᱣᱟ ᱵᱷᱟᱨᱚᱛ ᱫᱤᱥᱚᱢ ᱱᱩᱱᱟᱹᱜ ᱢᱚᱡᱽ ᱥᱟᱡᱟᱣ ᱟᱠᱟᱱ ᱥᱟᱯᱲᱟᱣ ᱟᱠᱟᱱ ᱫᱟᱨᱮ ᱱᱟᱹᱲᱤ ᱡᱚ ᱵᱟᱦᱟ ᱠᱚᱛᱮ ᱟᱫᱚ ᱵᱟᱭ ᱨᱚᱲ ᱫᱟᱲᱮᱭᱟᱜ ᱠᱟᱱᱟ ᱛᱷᱚ ᱟᱨᱮ ᱱᱩᱱᱟᱹᱜ ᱤᱧ ᱫᱚ ᱦᱮᱨᱮᱞ ᱞᱮᱠᱟᱱ ᱠᱟᱹᱱᱟᱹᱧ ᱚᱠᱟᱴᱟᱜ ᱫᱚ ᱵᱤᱫᱮᱥᱤ ᱠᱚ ᱦᱮᱡ ᱠᱟᱛᱮ ᱧᱩᱛᱩᱢ ᱠᱚ ᱮᱢ ᱠᱮᱫᱟ ᱟᱵᱚ ᱫᱚ ᱟᱭᱢᱟ ᱚᱠᱛᱮ ᱨᱮ ᱵᱚᱱ ᱧᱩᱛᱩᱢ ᱠᱚᱣᱟ ᱜᱟᱹᱭ ᱥᱮ ᱰᱟᱝᱨᱟ ᱟᱹᱱᱰᱤᱭᱟᱹ ᱟᱹᱱᱰᱤᱭᱟᱹ ᱟᱹᱱᱰᱤᱭᱟᱹ ᱫᱚ ᱚᱠᱚᱭ ᱠᱚ ᱢᱮᱛᱟ ᱠᱚᱣᱟ ᱚᱠᱚᱭ ᱫᱚ ᱦᱮᱨᱮᱞ ᱠᱟᱱ ᱩᱱᱤ ᱜᱮ ᱟᱹᱱᱰᱤᱭᱟᱹ ᱥᱮᱛᱟ ᱦᱚᱸ ᱟᱹᱱᱰᱤᱭᱟᱹ ᱰᱟᱝᱨᱟ ᱦᱚᱸ ᱟᱹᱱᱰᱤᱭᱟᱹ ᱟᱨ ᱵᱤᱨ ᱡᱟᱱᱣᱟᱨ ᱦᱚᱸ ᱟᱹᱱᱰᱤᱭᱟᱹ ᱟᱹᱱᱰᱤᱭᱟᱹ ᱟᱨ ᱮᱸᱜᱟ ᱚᱫᱚ ᱚᱱᱟ ᱛᱮᱜᱮ ᱵᱤᱫᱮᱥᱤ ᱠᱚᱫᱚ ᱱᱚᱣᱟ ᱵᱷᱟᱨᱚᱛ ᱫᱤᱥᱚᱢ ᱫᱚ ᱟᱹᱱᱰᱤᱭᱟᱹ ᱠᱚ ᱢᱮᱛᱟᱜ ᱠᱟᱱᱟ ᱵᱚᱞᱮ ᱤᱱᱰᱤᱭᱟ ᱵᱩᱡᱷᱟᱹᱣ ᱯᱮ ᱟᱨ ᱵᱷᱤᱨᱮ ᱵᱤᱫᱮᱥᱤ ᱠᱚᱦᱚᱸ ᱱᱚᱣᱟ ᱵᱷᱟᱨᱚᱛ ᱫᱚ ᱮᱸᱜᱟ ᱫᱚ ᱵᱟᱠᱚ ᱢᱮᱛᱟᱜ ᱠᱟᱱᱟ ᱮᱠᱫᱚᱢ ᱯᱩᱨᱟᱹ ᱟᱹᱱᱰᱤᱭᱟᱹ ᱠᱚ ᱢᱮᱛᱟᱜ ᱠᱟᱱᱟ ᱯᱩᱨᱟᱹ ᱦᱮᱸ ᱚᱱᱟ ᱛᱮᱜᱮ ᱵᱷᱟᱨᱚᱛ ᱟᱭᱢᱟ ᱚᱠᱛᱮ ᱨᱮ ᱢᱮᱱᱮᱫ ᱠᱟᱱ ᱞᱮᱠᱟ ᱜᱟᱹᱰᱤ ᱫᱷᱟᱲᱟ ᱠᱚᱨᱮ ᱚᱞ ᱢᱮᱱᱟᱜ ᱞᱮᱠᱟ ᱜᱮ ᱦᱚᱸ ᱡᱮ ᱦᱟᱢ ᱠᱤᱥᱤ ᱥᱮ ᱠᱚᱢ ᱱᱟᱦᱤ ᱦᱚᱸ ᱠᱟᱛᱷᱟ ᱠᱟᱱ ᱜᱮᱭᱟ ᱵᱷᱟᱨᱚᱛ ᱢᱤᱫᱴᱮᱱ ᱦᱮᱨᱮᱞ ᱫᱚ ᱪᱤᱞᱤ ᱠᱷᱚᱱ ᱮᱢ ᱠᱚᱢᱟᱣ ᱮᱭᱟ ᱚᱠᱚᱭ ᱠᱷᱚᱱ ᱟᱢ ᱫᱚᱢ ᱠᱚᱢᱟᱜᱼᱟ ᱪᱮᱫ ᱠᱷᱚᱱ ᱦᱚᱸ ᱵᱟᱢ ᱠᱚᱢᱟᱣ ᱫᱟᱲᱮ ᱠᱚᱜᱼᱟ᱾ ᱟᱨ ᱢᱤᱫᱴᱮᱱ ᱜᱚᱜᱚ ᱦᱚᱲ ᱫᱚ ᱦᱮᱨᱮᱞ ᱠᱷᱚᱡ ᱮ ᱠᱚᱢᱟᱣᱜᱼᱟ, ᱡᱚᱛᱚ ᱠᱷᱚᱡ ᱮ ᱠᱚᱢᱟᱣᱜᱼᱟ᱾ ᱧᱩᱛ ᱧᱤᱫᱟᱹ ᱨᱮᱭ ᱵᱚᱛᱚᱨᱚᱜᱼᱟ᱾ ᱟᱸ, ᱜᱚᱜᱚ ᱦᱚᱲ ᱫᱚᱭ ᱠᱚᱢ ᱡᱩᱨᱤ ᱜᱮᱭᱟ ᱡᱚᱛᱚ ᱥᱟᱭᱤᱰ ᱛᱮᱜᱮ᱾ ᱚᱡᱚᱱ ᱦᱚᱸ ᱠᱚᱢᱟᱣ ᱜᱮᱛᱟᱭᱟ, ᱫᱟᱲᱮ ᱦᱚᱸ ᱠᱚᱢᱟᱣ ᱜᱮᱛᱟᱭᱟ᱾ ᱦᱩᱸ, ᱟᱨ ᱦᱮᱨᱮᱞ ᱫᱚ ᱵᱟᱵᱚ ᱠᱚᱢᱟᱣᱟ᱾ ᱟᱫᱚ ᱛᱮᱦᱮᱧ ᱵᱷᱟᱨᱚᱛ ᱫᱤᱥᱚᱢ ᱱᱩᱱᱟᱹᱜ ᱵᱚᱫᱽᱱᱟᱢ ᱫᱤᱱ ᱦᱤᱞᱟᱹᱜ ᱠᱚ ᱵᱚᱫᱽᱱᱟᱢ ᱫᱟ ᱵᱷᱟᱨᱚᱛ ᱢᱟᱛᱟ ᱠᱤ ᱡᱚᱭ᱾ ᱟᱸ, ᱟᱨᱮ ᱡᱟᱦᱟᱸᱭ ᱠᱚᱣᱟᱜ ᱧᱩᱛᱩᱢ ᱢᱮᱱᱟᱜ ᱵᱷᱚᱨᱚᱛ ᱧᱩᱛᱩᱢ ᱢᱮᱱᱟᱜ ᱛᱟᱠᱚ ᱫᱩᱥᱮ ᱢᱟᱛᱟ ᱢᱮᱛᱟᱣ ᱠᱚ ᱢᱮ, ᱫᱩᱥᱮ ᱢᱟᱺᱜᱷᱤ ᱢᱮᱛᱟᱣ ᱠᱚ ᱢᱮ᱾ ᱟᱸ, ᱡᱩᱛ ᱠᱟᱛᱮ ᱠᱚ ᱟᱹᱨᱩᱢᱮᱭᱟ᱾ ᱡᱩᱛ ᱠᱟᱛᱮ ᱠᱚ ᱡᱩᱛ ᱟᱹᱨᱩᱢᱮᱭᱟ᱾ ᱟᱫᱚ᱾ ᱚᱠᱚᱭ ᱥᱤᱠᱷᱟᱹᱣ ᱠᱮᱵᱚᱱᱟ ᱢᱤᱢᱤᱫ ᱠᱟᱛᱷᱟ ᱨᱮ ᱱᱩᱱᱟᱹᱜ ᱜᱟᱱ ᱵᱟᱹᱲᱤᱡ ᱡᱚᱠᱷᱚᱱ ᱵᱚᱱ ᱨᱚᱲᱟ ᱟᱭᱢᱟ ᱦᱚᱲ ᱡᱮᱢᱚᱱ ᱪᱮᱫ ᱠᱚ ᱢᱮᱱᱫᱟ ᱞᱟᱴ ᱥᱟᱦᱮᱵᱮ ᱛᱟᱦᱮᱸ ᱠᱟᱱᱟ ᱢᱤᱫ ᱠᱟᱞ ᱨᱮ ᱠᱳᱞᱠᱟᱛᱟ ᱨᱮ ᱞᱟᱴ ᱥᱟᱦᱮᱵᱮ ᱛᱟᱦᱮᱸ ᱠᱟᱱᱟ ᱵᱤᱫᱮᱥᱤ ᱥᱟᱦᱮᱵᱮ ᱛᱟᱦᱮᱸ ᱠᱟᱱᱟ ᱞᱟᱴ ᱥᱟᱦᱮᱵ ᱟᱫᱚ ᱚᱱᱟ ᱞᱟᱴ ᱥᱟᱦᱮᱵ ᱨᱚᱲ ᱨᱚᱲ ᱛᱮ ᱨᱚᱲ ᱨᱚᱲ ᱛᱮ ᱱᱮᱛᱟᱨ ᱦᱚᱲ ᱮᱴᱟᱜ ᱥᱮᱫ ᱠᱚ ᱨᱚᱲ ᱤᱫᱤ ᱠᱮᱫᱟ ᱠᱚ ᱞᱟᱱᱰ ᱥᱟᱦᱮᱵ ᱟᱹᱰᱤ ᱵᱟᱹᱲᱤᱡ ᱢᱟᱱᱮ ᱥᱟᱹᱨᱤ ᱠᱟᱛᱷᱟ ᱪᱮᱫ ᱠᱟᱱᱟ ᱮᱴᱟᱜ ᱠᱟᱛᱷᱟ ᱨᱮᱠᱚ ᱪᱟᱞᱟᱜ ᱠᱟᱱᱟ ᱦᱮᱸ ᱟᱫᱚ ᱥᱚᱵᱽ ᱥᱚᱢᱚᱭ ᱱᱚᱝᱠᱟ ᱵᱚᱱ ᱟᱺᱰᱤᱡ ᱦᱚᱪᱚᱜ ᱠᱟᱱᱟ ᱟᱫᱚ ᱚᱱᱟ ᱛᱮᱜᱮ ᱵᱩᱡᱷᱟᱹᱣ ᱠᱮᱭᱟ ᱵᱚᱱ ᱵᱷᱟᱨᱚᱛ ᱫᱤᱥᱚᱢ ᱨᱮᱱ ᱱᱮᱛᱟ ᱠᱚᱫᱚ ᱵᱟᱝ ᱠᱚ ᱵᱟᱰᱟᱭᱟ ᱵᱮᱵᱩᱡᱽ ᱜᱮᱭᱟ ᱠᱚ ᱩᱱᱟᱹᱜ ᱵᱮᱵᱩᱡᱽ ᱦᱚᱲ ᱮᱠᱪᱩᱭᱮᱞᱤ ᱪᱮᱫᱟᱜ ᱮᱢ ᱮᱢᱟᱭᱟ ᱩᱱᱟᱹᱜ ᱵᱮᱵᱩᱡᱽ ᱦᱚᱲ ᱪᱮᱫᱟᱜ ᱮᱠᱪᱩᱭᱮᱞᱤᱢ ᱮᱢᱟᱭᱟ ᱦᱮᱸ ᱟᱺᱰᱭᱟᱹ ᱡᱚᱠᱷᱚᱱ ᱮᱸᱜᱟ ᱠᱚ ᱵᱮᱱᱟᱣ ᱠᱚᱣᱟ ᱟᱫᱚ ᱪᱤᱞᱤ ᱠᱟᱱᱟ ᱠᱚ ᱱᱩᱠᱩ ᱞᱟᱡᱟᱣ ᱨᱮᱭᱟᱜ ᱠᱟᱛᱷᱟ ᱠᱟᱱᱟ ᱟᱨ ᱩᱱᱠᱩ ᱦᱚᱲ ᱟᱵᱚ ᱵᱚᱱ ᱯᱟᱸᱡᱟ ᱵᱟᱲᱟ ᱠᱚᱣᱟ ᱟᱨ ᱩᱱᱠᱩ ᱦᱚᱲ ᱣᱟᱜ ᱩᱱᱠᱩᱣᱟᱜ ᱜᱟᱞᱢᱟᱨᱟᱣ ᱨᱮ ᱟᱵᱚ ᱛᱤ ᱵᱚᱱ ᱛᱷᱟᱭᱚᱭᱟ᱾ ᱞᱟᱡᱟᱣ ᱨᱮᱭᱟᱜ ᱠᱟᱛᱷᱟ ᱠᱟᱱᱟ ᱵᱚᱭᱦᱟ ᱠᱚ᱾ ᱵᱟᱹᱲᱛᱤ ᱵᱟᱹᱧ ᱜᱟᱞᱢᱟᱨᱟᱣᱟ ᱪᱮᱫᱟᱜ ᱡᱮ ᱡᱚᱛᱚ ᱦᱚᱲᱟᱜ ᱟᱸᱡᱚᱢ ᱥᱚᱢᱚᱭ ᱵᱟᱝ ᱛᱟᱦᱮᱱ ᱛᱟᱵᱚᱱᱟ᱾ ᱢᱟ ᱛᱚᱵᱮ ᱵᱚᱭᱦᱟ ᱠᱚ ᱡᱟᱦᱟᱸ ᱨᱚᱲ ᱵᱟᱹᱲᱛᱤ ᱡᱩᱫᱤ ᱦᱩᱭᱩᱜᱚᱜ ᱠᱟᱱ ᱠᱷᱟᱱ ᱚᱠᱚᱭ ᱪᱚ ᱠᱤᱪᱷᱩ ᱠᱤᱪᱷᱩ ᱠᱟᱛᱷᱟ ᱟᱸᱡᱚᱢ ᱛᱮ ᱵᱟᱵᱟᱫ ᱵᱚᱱᱟ, ᱚᱠᱚᱭ ᱫᱚ ᱦᱟᱹᱥᱩ ᱵᱚᱱᱟ, ᱚᱠᱚᱭ ᱫᱚ ᱢᱟᱱᱮ ᱩᱥᱩᱨ ᱵᱚᱱᱟ, ᱦᱩᱸ ᱚᱠᱚᱭ ᱫᱚ ᱟᱹᱰᱤ ᱟᱭᱢᱟ ᱞᱮᱠᱟ ᱟᱭᱢᱟ ᱠᱟᱛᱷᱟ᱾ ᱟᱫᱚ ᱡᱟᱦᱟᱸᱭ ᱠᱚ ᱡᱩᱫᱤ ᱢᱩᱥᱠᱤᱞ ᱵᱚᱱ ᱵᱩᱡᱷᱟᱹᱣ ᱠᱮᱫ ᱠᱷᱟᱱ ᱤᱧᱟᱜ ᱠᱟᱛᱷᱟ ᱠᱚᱨᱮ ᱡᱟᱦᱟᱸᱭ ᱯᱮ ᱛᱟᱹᱠᱤᱡ ᱮᱱ ᱛᱟᱵᱚᱱ ᱠᱷᱟᱱ ᱤᱠᱟᱹ ᱠᱟᱹᱧ ᱯᱮ ᱟᱯᱮ ᱨᱮᱱ ᱠᱟᱹᱴᱤᱡ ᱵᱚᱭᱦᱟ ᱥᱮ ᱜᱟᱛᱮ ᱢᱮᱱ ᱠᱟᱛᱮ ᱢᱟ ᱛᱚᱵᱮ ᱥᱟᱱᱟᱢ ᱠᱚ ᱵᱟᱭ ᱵᱟᱭ᱾